ᱡᱟᱣ ᱫᱤᱱ ᱞᱮᱠᱟᱜᱮ ᱛᱮᱦᱮᱧ ᱦᱚᱸ ᱟᱨ ᱢᱤᱫᱴᱮᱱ ᱱᱟᱣᱟᱱᱟᱜ ᱵᱷᱤᱰᱤᱭᱳ ᱨᱮᱧ ᱥᱚᱨ ᱥᱮᱴᱮᱨ ᱟᱠᱟᱱ ᱛᱟᱵᱚᱱᱟ ᱟᱫᱚ ᱱᱚᱜᱼᱚᱭ ᱛᱮᱦᱮᱧ ᱫᱚ ᱱᱚᱣᱟ ᱟᱵᱚᱨᱮᱱ ᱵᱤᱨ ᱵᱟᱱᱴᱟ ᱵᱟᱹᱡᱟᱹᱞ ᱥᱚᱨᱮᱱᱟᱜ ᱦᱩᱰᱤᱧ ᱢᱟᱪᱷᱟ ᱵᱚᱱ ᱠᱟᱛᱷᱟᱭᱟ ᱛᱚᱵᱮ ᱫᱮᱞᱟ ᱞᱟᱦᱟ ᱥᱮᱫ ᱵᱚᱱ ᱞᱟᱦᱟ ᱞᱮᱜᱮ ᱵᱤᱨᱤ ᱵᱟᱱᱴᱟ ᱵᱟᱹᱡᱟᱹᱞ ᱥᱚᱨᱮᱱ ᱫᱚ ᱦᱩᱰᱤᱧ ᱢᱤᱫ ᱜᱷᱟᱨᱚᱸᱡᱽ ᱨᱮᱱᱮ ᱛᱟᱦᱮᱸ ᱠᱟᱱᱟ ᱟᱡ ᱵᱟᱵᱟ ᱫᱚ ᱵᱟᱹᱡᱟᱹᱞ ᱵᱟᱹᱵᱩ ᱦᱩᱰᱤᱧᱮ ᱛᱟᱦᱮᱱ ᱨᱮᱜᱮ ᱦᱩᱰᱤᱧ ᱢᱟᱪᱷᱟ ᱛᱟᱦᱮᱱ ᱨᱮᱜᱮ ᱵᱚᱸᱜᱟ ᱵᱩᱨᱩ ᱜᱚᱫ ᱮᱱᱟ ᱟᱫᱚ ᱵᱚᱸᱜᱟ ᱛᱟᱞᱟᱭᱮᱱ ᱠᱷᱟᱱ ᱚᱱᱮ ᱵᱟᱹᱡᱟᱹᱞ ᱵᱟᱹᱵᱩ ᱠᱟᱹᱢᱤ ᱠᱟᱹᱥᱱᱤ ᱥᱮ ᱱᱟᱦᱮᱞ ᱥᱤᱭᱳᱜ ᱦᱚᱸ ᱩᱱᱟᱹᱜ ᱢᱚᱡᱽ ᱛᱮᱫᱚ ᱵᱟᱭ ᱦᱟᱨᱟ ᱥᱮᱬᱟ ᱟᱠᱟᱫ ᱛᱟᱦᱮᱸᱫ ᱠᱷᱟᱱ ᱜᱮ ᱚᱱᱟ ᱯᱚᱨᱤᱵᱟᱨ ᱨᱮ ᱟᱹᱰᱤ ᱟᱱᱟᱴ ᱠᱤᱱ ᱯᱟᱲᱟᱣ ᱜᱚᱫ ᱮᱱᱟ ᱵᱟᱹᱡᱟᱹᱞ ᱵᱟᱹᱵᱩ ᱟᱨ ᱟᱡ ᱮᱸᱜᱟᱛ ᱛᱮᱫ ᱮᱱᱠᱟ ᱠᱚᱛᱮ ᱜᱮ ᱠᱤᱪᱷᱩ ᱫᱤᱱ ᱫᱚᱠᱤᱱ ᱯᱟᱨᱚᱢ ᱠᱮᱫᱟ ᱟᱫᱚ ᱵᱟᱹᱡᱟᱹᱞ ᱵᱟᱹᱵᱩ ᱡᱚᱠᱷᱚᱱ ᱵᱟᱹᱭ ᱵᱟᱹᱭ ᱛᱮ ᱦᱟᱨᱟ ᱥᱮᱬᱟ ᱤᱫᱤᱜ ᱠᱟᱱᱟ ᱱᱚᱝᱠᱟ ᱜᱮ ᱠᱟᱹᱢᱤ ᱠᱟᱹᱥᱱᱤ ᱦᱚᱸᱭ ᱪᱮᱫ ᱤᱫᱤᱭᱮᱫᱟ ᱵᱟᱹᱡᱟᱹᱞ ᱡᱚᱠᱷᱚᱱ ᱦᱟᱨᱟ ᱡᱩᱣᱟᱹᱱ ᱜᱚᱫ ᱮᱱᱟᱭ ᱠᱷᱟᱱ ᱜᱮ ᱠᱟᱹᱢᱤ ᱠᱟᱹᱥᱱᱤ ᱛᱮ ᱡᱚᱛᱚ ᱥᱮᱬᱟ ᱯᱮᱨᱮᱡ ᱮᱱᱛᱮ ᱥᱤᱭᱟᱹᱜ ᱟᱨ ᱪᱟᱥᱟᱜ ᱥᱟᱶᱛᱮ ᱜᱷᱟᱨᱚᱸᱡᱽ ᱨᱮᱭᱟᱜ ᱠᱟᱹᱢᱤ ᱠᱚ ᱡᱚᱛᱚᱭ ᱦᱟᱨᱟ ᱥᱮᱬᱟᱣᱟᱱᱟᱜ ᱠᱷᱟᱱ ᱟᱡ ᱜᱚᱜᱚ ᱛᱟᱹᱠᱤᱱ ᱫᱚ ᱪᱟᱥ ᱟᱵᱟᱫ ᱠᱟᱛᱮ ᱵᱟᱹᱫᱽ ᱠᱷᱮᱛ ᱨᱚᱦᱚᱭ ᱯᱮᱨᱮᱡ ᱠᱟᱛᱮ ᱱᱚᱝᱠᱟ ᱜᱮ ᱵᱚᱪᱷᱚᱨ ᱠᱤᱱ ᱟᱨᱡᱟᱣ ᱡᱚᱝ ᱛᱮᱠᱤᱱ ᱡᱚᱢ ᱡᱚᱝᱟ ᱚᱱᱠᱟ ᱜᱮ ᱟᱨᱡᱟᱣ ᱟᱨᱡᱟᱣ ᱛᱮ ᱢᱤᱫ ᱥᱮᱨᱢᱟ ᱫᱚ ᱱᱟᱯᱟᱭ ᱫᱟᱜ ᱡᱟᱹᱲᱤ ᱦᱚᱲᱢᱚ ᱨᱮᱭᱟᱜ ᱫᱟᱲᱮ ᱛᱮ ᱱᱟᱯᱟᱭ ᱠᱟᱹᱢᱤ ᱥᱮᱬᱟ ᱟᱹᱰᱤᱜᱟᱱ ᱦᱩᱲᱩ ᱪᱟᱣᱞᱮ ᱠᱤᱱ ᱟᱨᱡᱟᱣ ᱟᱱᱟ ᱟᱫᱚ ᱦᱩᱲᱩ ᱪᱟᱣᱞᱮ ᱠᱤᱱ ᱟᱨᱡᱟᱣ ᱟᱱᱟᱜ ᱠᱷᱟᱱ ᱵᱟᱹᱡᱟᱹᱞ ᱦᱚᱸᱭ ᱦᱟᱲᱟᱜ ᱦᱟᱨᱟ ᱡᱤᱣᱟᱹᱱ ᱮᱱᱟ᱾ ᱮᱱᱠᱷᱟᱱ ᱚᱱᱟ ᱚᱠᱛᱮ ᱨᱮ ᱟᱡ ᱜᱚᱜᱚ ᱚᱠᱟ ᱞᱮᱠᱟᱭ ᱢᱮᱱ ᱮᱫᱟ ᱫᱮᱞᱟ ᱚᱱᱟ ᱢᱤᱫᱴᱟᱹᱝ ᱥᱮᱨᱮᱧ ᱛᱟᱞᱟ ᱛᱮᱜᱮ ᱵᱚᱱ ᱟᱸᱡᱚᱢ ᱞᱮᱜᱮ᱾

ᱱᱚᱝᱠᱟᱭ ᱢᱮᱱᱫᱟ ᱟᱫᱚ ᱠᱷᱟᱱ ᱵᱟᱹᱡᱟᱹᱞ ᱵᱟᱹᱵᱩᱭ ᱢᱮᱱ ᱜᱚᱫ ᱠᱮᱫᱟ ᱤᱭᱟᱹ ᱜᱚ ᱱᱮᱥ ᱫᱚ ᱱᱟᱦᱟᱜ ᱵᱟᱞᱟᱝ ᱵᱟᱹᱱᱤᱡᱟᱹᱧᱟᱹ ᱵᱟᱞᱟᱝ ᱵᱟᱯᱞᱟᱭᱟᱹᱧᱟᱹ ᱚᱱᱮ ᱨᱩᱯᱩ ᱥᱤᱝ ᱛᱟᱢᱵᱚᱞᱤ ᱦᱤᱡᱩᱜ ᱠᱟᱱ ᱵᱟᱵᱟ ᱛᱟᱦᱮᱱ ᱚᱠᱛᱮ ᱨᱮ ᱚᱱᱟ ᱨᱤᱱ ᱜᱮ ᱱᱮᱥ ᱫᱚᱞᱟᱝ ᱮᱢ ᱥᱚᱫ ᱠᱟᱛᱟᱭᱟ ᱜᱚ ᱠᱷᱟᱱ ᱜᱮ ᱟᱡ ᱮᱸᱜᱟᱛ ᱛᱮᱫ ᱫᱚᱭ ᱢᱮᱱᱫᱟ ᱵᱮᱴᱟ ᱱᱮᱥ ᱜᱮ ᱞᱟᱝ ᱵᱟᱹᱱᱤᱪ ᱟᱢᱟ᱾ ᱠᱟᱛᱷᱟᱭ ᱵᱟᱹᱡᱟᱹᱞ ᱫᱚᱭ ᱢᱮᱱ ᱮᱫᱟ ᱜᱚ ᱱᱮᱥ ᱫᱚ ᱵᱟᱞᱟᱝ ᱵᱟᱹᱱᱤᱪ ᱟᱹᱧᱟᱹ᱾ ᱟᱨ ᱦᱚᱸ ᱱᱚᱝᱠᱟ ᱜᱮ ᱠᱟᱞᱚᱢ ᱞᱟᱝ ᱟᱨᱡᱟᱣ ᱵᱟᱨᱡᱟᱣᱟ ᱮᱱᱠᱷᱟᱱ ᱜᱮ ᱠᱟᱞᱚᱢ ᱥᱮᱫ ᱱᱟᱦᱟᱜ ᱚᱱᱟ ᱫᱚᱞᱟᱝ ᱜᱚᱴᱟᱭᱟ᱾ ᱟᱫᱚ ᱱᱚᱝᱠᱟ ᱛᱮ ᱨᱩᱯᱩᱥᱤᱝ ᱛᱟᱢᱵᱚᱞᱤ ᱟᱨ ᱦᱚᱸ ᱡᱟᱣ ᱜᱷᱟᱹᱲᱤ ᱜᱮ ᱦᱤᱨᱤ ᱜᱚᱫ ᱠᱤᱱᱟᱹ ᱢᱮᱱᱟᱭ ᱮᱛᱮ ᱵᱟᱹᱡᱟᱹᱞ ᱵᱟᱹᱵᱩ, ᱟᱫᱚ ᱨᱤᱱ ᱢᱟ ᱟᱭᱢᱟ ᱫᱤᱱ ᱦᱩᱭᱩᱜ ᱠᱟᱱ ᱪᱚᱝ, ᱚᱠᱚᱨ ᱟᱫᱚ ᱛᱤᱥ ᱵᱮᱱ ᱮᱢᱟᱹᱧᱟ? ᱱᱚᱝᱠᱟ ᱛᱮ ᱵᱟᱹᱡᱟᱹᱞ ᱟᱨ ᱟᱡ ᱜᱚᱜᱚ ᱜᱟᱞᱢᱟᱨᱟᱣ ᱟᱛᱮ ᱢᱤᱫ ᱫᱤᱱ ᱫᱚ ᱫᱤᱱ ᱫᱟᱹᱨᱡᱩ ᱟᱫᱮᱭᱟ ᱠᱤᱱ᱾ ᱠᱷᱟᱱ ᱨᱩᱯᱩ ᱥᱤᱝᱮ ᱛᱟᱢᱵᱚᱞᱤ ᱦᱮᱡ ᱮᱱᱟ᱾ ᱟᱫᱚ ᱦᱩᱲᱩᱭ ᱥᱚᱝ ᱮᱫᱟ᱾ ᱠᱟᱛᱷᱟᱭ ᱚᱱᱮ ᱢᱤᱫ ᱚᱲᱟᱜ ᱦᱩᱲᱩ ᱠᱤᱱ ᱟᱨᱡᱟᱣ ᱰᱷᱩᱸᱵᱟᱹᱜ ᱞᱮᱫ ᱫᱚ ᱟᱫᱚ ᱡᱚᱛᱚ ᱠᱤᱱ ᱥᱚᱝ ᱪᱟᱵᱟ ᱠᱮᱫᱟ ᱟᱫᱚ ᱨᱤᱱ ᱜᱮ ᱛᱷᱚᱲᱟ ᱫᱚ ᱵᱟᱝ ᱥᱚᱛ ᱞᱮᱱᱟ ᱠᱷᱟᱱᱮ ᱢᱮᱛᱟᱣ ᱠᱤᱱᱟ ᱛᱚᱵᱮ ᱠᱷᱟᱱ ᱫᱚ ᱵᱟᱹᱡᱟᱹᱞ ᱟᱫᱚ ᱨᱤᱱ ᱢᱟ ᱵᱟᱹᱧ ᱥᱚᱛ ᱞᱮᱱᱟᱹᱧ ᱟᱫᱚ ᱪᱮᱫ ᱵᱮᱱ ᱩᱯᱟᱹᱭᱟ ᱱᱟᱦᱟᱜ? ᱟᱫᱚᱭ ᱢᱮᱛᱟᱭᱟ, ᱮᱛᱮ ᱢᱚᱦᱟᱡᱚᱱ, ᱦᱟᱯᱳᱭ ᱱᱟᱦᱟᱜ ᱤᱧ ᱜᱚᱜᱚ ᱛᱟᱹᱞᱤᱧ ᱞᱤᱧ ᱜᱚᱞᱯᱷᱚ ᱵᱟᱲᱟ ᱞᱮᱜᱮ, ᱤᱱᱟᱹ ᱯᱚᱨᱮᱛᱮ ᱱᱟᱦᱟᱜ ᱟᱫᱚ ᱞᱤᱧ ᱞᱟᱹᱭ ᱫᱚᱲᱦᱟ ᱟᱢᱟ᱾ ᱮᱢ ᱫᱚ ᱱᱟᱦᱟᱜ ᱞᱤᱧ ᱮᱢᱟᱢ ᱜᱮᱭᱟ᱾